ᱜᱟᱛᱮ ᱠᱚ ᱡᱚᱛᱚ ᱠᱚ ᱱᱤᱭᱟᱹ ᱚᱠᱛᱮ ᱨᱮ ᱱᱚᱣᱟ ᱥᱟᱱᱛᱟᱞᱤ ᱵᱞᱚᱜᱥ ᱪᱮᱱᱮᱞ ᱨᱮ ᱡᱚᱛᱚ ᱠᱚ ᱡᱚᱦᱟᱨ ᱛᱚᱵᱮ ᱱᱤᱭᱟᱹ ᱚᱠᱛᱮ ᱨᱮ ᱢᱤᱫᱴᱮᱱ ᱵᱟᱰᱟᱭ ᱦᱚᱪᱚ ᱵᱚᱱ ᱨᱮᱭᱟᱜ ᱢᱮᱱᱟᱜᱼᱟ ᱟᱨ ᱚᱱᱟ ᱵᱟᱰᱟᱭ ᱦᱚᱪᱚ ᱵᱚᱱ ᱨᱮᱭᱟᱜ ᱫᱚ ᱱᱚᱣᱟ ᱜᱮ ᱚᱠᱟᱴᱟᱜ ᱫᱟᱨᱟᱭ ᱠᱟᱱ ᱛᱤᱱ ᱥᱮᱯᱴᱮᱢᱵᱚᱨ ᱚᱠᱟᱴᱟᱜ ᱢᱟᱥ ᱢᱩᱵᱷᱢᱮᱱᱴ ᱡᱚᱭᱯᱩᱨ ᱨᱮ ᱡᱚᱭᱯᱩᱨ ᱵᱚᱞ ᱯᱷᱤᱞᱰ ᱨᱮ ᱜᱚᱴᱟᱣ ᱟᱠᱟᱱ ᱟᱫᱚ ᱟᱭᱢᱟ ᱦᱚᱲᱟᱜ ᱢᱚᱱᱨᱮ ᱦᱤᱡᱩᱜ ᱠᱟᱱᱟ ᱚᱱᱟ ᱦᱩᱭᱩᱜᱼᱟ ᱥᱮ ᱵᱟᱝ ᱟᱫᱚ ᱫᱮᱞᱟ ᱱᱚᱣᱟ ᱵᱷᱤᱰᱤᱭᱳ ᱵᱚᱱ ᱧᱮᱞᱟ ᱟᱨ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱱᱚᱣᱟ ᱨᱮ ᱟᱵᱚᱨᱮᱱ ᱥᱮᱱᱴᱨᱟᱞ ᱠᱚᱢᱤᱴᱤ ᱨᱮᱱ ᱥᱮᱠᱨᱮᱴᱟᱨᱤ ᱨᱤᱢᱟᱱ ᱥᱚᱨᱮᱱ ᱫᱟᱫᱟ ᱱᱩᱭ ᱪᱮᱫ ᱮ ᱨᱚᱲ ᱟᱠᱟᱫ ᱛᱟᱵᱚᱱᱟ ᱚᱱᱟ ᱵᱚᱱ ᱟᱸᱡᱚᱢᱟ

ᱛᱮᱦᱮᱧ ᱡᱚᱛᱚ ᱯᱩᱱᱭᱟ ᱰᱤᱥᱴᱨᱤᱠ ᱨᱮᱱ ᱟᱹᱭᱩᱨᱤᱭᱟᱹ ᱠᱚ ᱥᱟᱶᱛᱮ ᱜᱟᱯᱟᱞᱢᱟᱨᱟᱣ ᱠᱟᱛᱮ ᱱᱚᱣᱟ ᱛᱩᱠᱩᱢ ᱫᱚᱦᱚ ᱠᱮᱫᱟ ᱟᱨ ᱱᱚᱣᱟ ᱯᱷᱟᱹᱫ ᱡᱟᱯᱟᱨᱣᱟᱜ ᱫᱚ ᱫᱟᱨᱟᱠᱟᱱ ᱵᱤᱥ ᱚᱠᱴᱳᱵᱚᱨ ᱦᱤᱞᱳᱜ ᱦᱩᱭ ᱦᱚᱪᱚᱭ ᱨᱮᱭᱟᱜ ᱱᱚᱣᱟ ᱢᱤᱫᱴᱮᱱ ᱥᱤᱫᱽᱫᱷᱟᱱᱛᱚ ᱞᱮ ᱦᱟᱛᱟᱣ ᱠᱮᱫᱟ ᱟᱨ ᱤᱱᱟᱹ ᱥᱟᱶ ᱥᱟᱶᱛᱮ ᱡᱮᱦᱮᱛᱩ ᱛᱤᱱ ᱛᱟᱹᱨᱤᱠᱷ ᱯᱷᱟᱹᱫ ᱡᱟᱯᱟᱨᱣᱟᱜ ᱛᱟᱦᱮᱸ ᱠᱟᱱᱟ ᱡᱚᱭᱯᱩᱨ ᱨᱮ ᱚᱱᱟ ᱵᱟᱝ ᱦᱩᱭ ᱞᱮᱱᱟ ᱟᱨ ᱥᱚᱨᱠᱟᱨ ᱴᱷᱮᱱ ᱱᱚᱝᱠᱟ ᱚᱠᱟᱴᱟᱜ ᱥᱟᱱᱛᱟᱞ ᱠᱚ ᱪᱟ ᱡᱚᱱᱚᱜᱳᱥᱴᱤ ᱠᱚ ᱱᱟᱣᱟᱠᱚᱨᱚᱱ ᱠᱟᱜ ᱵᱚᱱ ᱟᱨ ᱥᱟᱱᱛᱟᱞ ᱡᱟᱹᱛᱟᱜ ᱚᱠᱟᱴᱟᱜ ᱧᱩᱛᱩᱢ ᱢᱚᱦᱚᱨ ᱢᱮᱴᱟᱣ ᱨᱮᱭᱟᱜ ᱚᱠᱟᱴᱟᱜ ᱥᱚᱨᱠᱟᱨᱟᱜ ᱯᱚᱨᱤᱠᱚᱞᱯᱚᱱᱟ ᱚᱱᱟ ᱵᱤᱨᱩᱫᱷ ᱨᱮᱭᱟᱜ ᱚᱠᱟᱴᱟᱜ ᱞᱟᱲᱟᱣᱱᱟ ᱱᱚᱣᱟ ᱞᱟᱲᱟᱣᱱᱟ ᱛᱤᱸᱜᱩ ᱛᱟᱦᱮᱱ ᱥᱮ ᱛᱩᱸᱜᱤ ᱤᱫᱤ ᱞᱟᱹᱜᱤᱫ ᱱᱚᱣᱟ ᱠᱷᱟᱹᱛᱤᱨ ᱛᱮ ᱫᱟᱨᱟᱭ ᱠᱟᱱ ᱯᱟᱸᱪ ᱥᱮᱯᱴᱮᱢᱵᱚᱨ ᱦᱤᱞᱳᱜ ᱥᱟᱱᱟᱢ ᱥᱟᱱᱛᱟᱲ ᱯᱟᱹᱴᱷᱩᱣᱟᱹ ᱥᱟᱶᱛᱟ ᱫᱚ ᱜᱚᱥᱟᱭᱜᱟᱶ ᱨᱮᱭᱟᱜ ᱢᱚᱦᱩᱠᱩᱢᱟ ᱠᱟᱨᱡᱟᱞᱚᱭ ᱥᱟᱢᱟᱝ ᱨᱮ ᱢᱤᱫᱴᱮᱱ ᱫᱷᱚᱨᱱᱟ ᱠᱟᱨᱡᱚᱥᱩᱪᱤ ᱦᱟᱛᱟᱣ ᱠᱟᱫᱟ ᱚᱱᱠᱟᱜᱮ ᱪᱤᱨᱟᱝ ᱠᱚᱠᱲᱟᱡᱷᱟᱲ ᱟᱨ ᱵᱤᱡᱽᱱᱤ ᱦᱚᱸ ᱱᱚᱣᱟ ᱫᱷᱚᱨᱱᱟ ᱠᱟᱨᱡᱚᱥᱩᱪᱤ ᱦᱟᱛᱟᱣᱟ ᱟᱨ ᱪᱷᱚᱭ ᱛᱟᱹᱨᱤᱠᱷ ᱨᱮᱭᱟᱜ ᱛᱮᱦᱮᱧᱟᱜ ᱜᱚᱴᱟ ᱞᱮᱠᱟᱛᱮ ᱪᱷᱚᱭ ᱛᱟᱹᱨᱤᱠᱷ ᱫᱚ ᱢᱤᱫᱴᱮᱱ ᱯᱨᱮᱥ ᱢᱤᱴ ᱮᱢ ᱠᱟᱛᱮᱫ ᱡᱮᱢᱚᱱ ᱟᱥᱟᱢ ᱥᱚᱨᱠᱟᱨ ᱱᱚᱣᱟ ᱥᱟᱱᱛᱟᱲ ᱠᱚ ᱡᱟ ᱡᱚᱱᱚᱜᱳᱥᱴᱤ ᱚᱠᱟ ᱱᱚᱣᱟ ᱠᱚᱨᱮᱱ ᱮᱢ ᱠᱟᱜ ᱠᱚ ᱟᱨ ᱱᱚᱣᱟ ᱪᱮᱛᱟᱱ ᱨᱮ ᱡᱮ ᱥᱟᱱᱛᱟᱲ ᱡᱟᱹᱛ ᱠᱚ ᱟᱹᱲᱤᱥ ᱠᱟᱱ ᱮᱫᱽᱨᱮ ᱟᱠᱟᱱ ᱠᱚ ᱱᱚᱣᱟ ᱠᱟᱛᱷᱟ ᱥᱟᱹᱵᱤᱛᱟᱭ ᱞᱟᱹᱜᱤᱫ ᱛᱮᱦᱮᱧ ᱪᱷᱚᱭ ᱛᱟᱹᱨᱤᱠᱷ ᱟᱨ ᱢᱤᱫᱴᱮᱱ ᱯᱨᱮᱥ ᱢᱤᱴ ᱦᱚᱛᱮᱛᱮ ᱡᱮᱢᱚᱱ ᱥᱚᱨᱠᱟᱨ ᱴᱷᱮᱱ ᱞᱟᱹᱭ ᱥᱚᱫᱚᱨ ᱫᱟᱲᱮᱭᱟᱜ ᱱᱚᱣᱟ ᱨᱮᱭᱟᱜ ᱢᱤᱫᱴᱮᱱ ᱥᱤᱫᱽᱫᱷᱟᱱᱛᱚ ᱠᱚ ᱦᱟᱛᱟᱣ ᱠᱮᱫᱟ᱾ ᱛᱚ ᱜᱟᱛᱮ ᱠᱚ ᱯᱟᱥᱮᱡ ᱵᱚᱱ ᱵᱩᱡᱷᱟᱹᱣ ᱠᱮᱫᱟ ᱡᱮ ᱚᱠᱟᱴᱟᱜ ᱫᱟᱨᱟᱭ ᱠᱟᱱ ᱛᱤᱱ ᱥᱮᱯᱴᱮᱢᱵᱚᱨ ᱛᱟᱦᱮᱸ ᱠᱟᱱ ᱚᱱᱟ ᱫᱚ ᱵᱟᱝ ᱦᱩᱭᱩᱜᱼᱟ ᱩᱱ ᱦᱤᱞᱚᱜ ᱫᱚ ᱢᱮᱛᱟᱜ ᱢᱮ ᱵᱟᱝ ᱠᱮᱱᱥᱮᱞ ᱟᱠᱟᱱᱟ ᱠᱮᱱᱥᱮᱞ ᱫᱚ ᱵᱤᱥ ᱠᱷᱚᱱ ᱵᱤᱥ ᱠᱚᱢ ᱯᱳᱥᱯᱚᱱᱰ ᱟᱠᱟᱱᱟ ᱢᱮᱛᱟᱜ ᱢᱮ ᱯᱟᱹᱪᱷᱞᱟᱹᱣ ᱟᱠᱟᱱᱟ ᱛᱟᱭᱚᱢ ᱫᱟᱨᱟᱢ ᱫᱤᱱ ᱨᱮ ᱦᱩᱭᱩᱜᱼᱟ ᱚᱠᱟ ᱫᱚ ᱫᱟᱨᱟᱭ ᱠᱟᱱ ᱚᱠᱴᱳᱵᱚᱨ ᱢᱟᱹᱦᱱᱟᱹ ᱨᱮᱭᱟᱜ ᱵᱤᱥ ᱛᱟᱹᱨᱤᱠᱷ ᱟᱨ ᱠᱟᱨᱚᱱ ᱫᱚ ᱱᱚᱣᱟ ᱦᱚᱸ ᱠᱟᱱᱟ ᱢᱤᱫᱴᱮᱡ ᱫᱚ ᱚᱠᱟᱴᱟᱜ ᱟᱵᱚ ᱨᱮᱱ ᱦᱟᱹᱛᱭᱟᱹᱨ ᱥᱟᱥᱟᱵ ᱵᱚᱭᱦᱟ ᱠᱚ ᱢᱮᱱᱟᱜ ᱠᱚᱣᱟ ᱩᱱᱠᱩᱣᱟᱜ ᱮᱠᱚᱴ ᱦᱚᱸ ᱢᱮᱱᱟᱜᱼᱟ ᱱᱚᱣᱟ ᱫᱟᱨᱟᱭ ᱠᱟᱱ ᱯᱚᱸᱫᱽᱨᱚ ᱛᱟᱹᱨᱤᱠᱷ ᱵᱷᱤᱛᱨᱤ ᱛᱮ ᱦᱩᱭᱩᱜ ᱛᱟᱠᱚᱣᱟ ᱩᱱᱠᱩᱣᱟᱜ ᱮᱠᱚᱴ ᱦᱩᱭ ᱢᱟᱲᱟᱝ ᱞᱮᱱ ᱜᱮ ᱟᱨ ᱤᱱᱟᱹ ᱛᱟᱭᱚᱢ ᱫᱚ ᱟᱵᱚᱣᱟᱜ ᱚᱠᱟᱴᱟᱜ ᱱᱚᱣᱟ ᱢᱟᱥ ᱢᱩᱵᱷᱢᱮᱱᱴ ᱵᱚᱱ ᱟᱥᱚᱜ ᱠᱟᱱ ᱛᱟᱦᱮᱱ ᱚᱱᱟ ᱫᱚ ᱡᱮᱢᱚᱱ ᱫᱟᱨᱟᱭ ᱠᱟᱱ ᱵᱤᱥ ᱚᱠᱴᱳᱵᱚᱨ ᱞᱟᱹᱜᱤᱫ ᱵᱚᱱ ᱥᱟᱯᱲᱟᱜ ᱟᱨ ᱚᱸᱰᱮ ᱫᱚ ᱟᱹᱰᱤ ᱡᱟᱠ ᱡᱚᱢᱚᱠ ᱛᱮᱜᱮ ᱦᱩᱭᱩᱜ ᱛᱟᱵᱚᱱᱟ ᱛᱚ ᱴᱷᱤᱠ ᱜᱮᱭᱟ ᱱᱤᱭᱟᱹ ᱚᱠᱛᱮ ᱨᱮ ᱱᱤᱭᱟᱹ ᱜᱮ ᱛᱮᱦᱮᱧᱟᱜ ᱵᱷᱤᱰᱤᱭᱳ ᱨᱮ ᱠᱷᱟᱴᱚ ᱵᱷᱤᱰᱤᱭᱳ ᱛᱟᱦᱮᱸ ᱠᱟᱱᱟ ᱢᱟ ᱮᱱᱠᱷᱟᱱ ᱡᱚᱛᱚ ᱠᱚ ᱡᱚᱦᱟᱨ ᱢᱚᱡᱽ ᱛᱮ ᱛᱟᱦᱮᱱ ᱛᱟᱵᱚᱱ ᱯᱮ ᱱᱟᱭ ᱱᱟᱯᱟᱭ ᱛᱮ ᱛᱟᱦᱮᱱ ᱛᱟᱵᱚᱱ ᱯᱮ ᱟᱨ ᱵᱚᱱ ᱧᱟᱯᱟᱢᱟ ᱫᱟᱨᱟᱭ ᱢᱤᱫᱴᱮᱡ ᱱᱚᱝᱠᱟᱱᱟᱜ ᱵᱮᱥᱴ ᱢᱤᱫᱴᱮᱱ ᱵᱷᱤᱰᱤᱭᱳ ᱟᱱᱛᱮ